ᱦᱮᱸ ᱜᱟᱭᱤᱡ ᱛᱚ ᱛᱮᱦᱮᱧ ᱫᱚ ᱵᱟᱯᱞᱟ ᱚᱲᱟᱜ ᱦᱮᱡ ᱦᱩᱭ ᱟᱠᱟᱱᱟ ᱟᱨ ᱟᱪᱟᱱᱟᱠ ᱦᱮᱡ ᱦᱩᱭ ᱮᱱᱟ ᱟᱭᱩᱵ ᱠᱟᱛᱮ ᱵᱟᱯᱞᱟ ᱠᱟᱱᱟ ᱛᱚ ᱟᱭᱳ ᱵᱟᱵᱟ ᱛᱟᱹᱠᱤᱱ ᱦᱤᱡᱩᱜ ᱟᱹᱠᱤᱱ ᱚᱱᱟ ᱚᱱᱟ ᱨᱮ ᱦᱮᱡ ᱦᱩᱭ ᱮᱱᱟ ᱛᱚ ᱤᱧ ᱩᱭᱦᱟᱹᱨ ᱤᱧ ᱪᱚᱞᱚ ᱵᱞᱚᱜ ᱨᱮ ᱵᱚᱱ ᱵᱮᱱᱟᱣ ᱧᱚᱜ ᱠᱟᱜᱼᱟ ᱱᱤᱛᱚᱝ ᱫᱚ ᱫᱩᱞᱦᱟ ᱟᱨ ᱫᱩᱞᱦᱟᱱ ᱠᱤᱱ ᱨᱟᱠᱟᱵ ᱠᱟᱱᱟ ᱥᱴᱮᱡ ᱛᱮ ᱟᱨ ᱥᱴᱮᱡ ᱨᱮ ᱨᱟᱠᱟᱵ ᱮᱱᱟ ᱠᱤᱱ ᱱᱤᱛᱚᱝ ᱫᱚ ᱟᱹᱠᱤᱱᱟᱜ ᱯᱷᱳᱴᱳ ᱥᱩᱴ ᱦᱩᱭᱩᱜᱼᱟ ᱤᱱᱟᱹ ᱯᱚᱨᱮ ᱟᱞᱮ ᱦᱚᱸ ᱜᱤᱯᱷᱴ ᱮᱢ ᱞᱟᱹᱜᱤᱫ ᱛᱮ ᱨᱟᱠᱟᱵ ᱟᱞᱮ ᱡᱚᱛᱚ ᱦᱚᱲ ᱱᱟᱜ ᱛᱚ ᱯᱮᱲᱟ ᱦᱚᱸ ᱥᱟᱸᱜᱮ ᱤᱫᱤᱜ ᱛᱮ ᱱᱟᱜ ᱱᱤᱛᱚᱝ ᱫᱚ ᱦᱚᱨᱚ ᱦᱚᱨᱚ ᱜᱤᱯᱷᱴ ᱠᱚᱦᱚᱸ ᱮᱢ ᱦᱩᱭᱩᱜᱼᱟ ᱟᱨ ᱟᱹᱠᱤᱱ ᱟᱜ ᱯᱷᱳᱴᱳ ᱥᱩᱴ ᱪᱟᱞᱟᱜ ᱠᱟᱱᱟ ᱤᱱᱟᱹ ᱯᱚᱨᱮ ᱟᱞᱮ ᱦᱚᱸ ᱫᱟᱠᱟ ᱠᱚ ᱡᱚᱢ ᱦᱩᱭᱩᱜᱼᱟ ᱯᱷᱤᱨ ᱚᱰᱚᱠ ᱠᱟᱛᱮ ᱦᱩᱭᱩᱜᱼᱟ ᱛᱟᱵᱚᱱ ᱪᱮᱫᱟᱜ ᱥᱮ ᱥᱟᱺᱜᱤᱧ ᱜᱮᱭᱟ ᱱᱟᱜ

ᱟᱨ ᱱᱤᱛᱚᱝ ᱫᱚ ᱟᱭᱳ ᱜᱤᱯᱴ ᱮᱢ ᱪᱟᱞᱟᱣ ᱟᱠᱟᱱᱟᱭ ᱟᱨ ᱚᱱᱟ ᱛᱟᱭᱱᱚᱢ ᱛᱮ ᱦᱚᱯᱚᱱ ᱴᱤ ᱤᱧ ᱟᱨ ᱵᱟᱵᱟ ᱟᱞᱮ ᱦᱚᱸᱞᱮ ᱪᱟᱞᱟᱜ ᱠᱟᱱᱟ ᱱᱟᱦᱟᱜ ᱟᱨ ᱱᱤᱛᱚᱝ ᱫᱚ ᱠᱟᱹᱴᱤᱡ ᱯᱷᱳᱴᱳ ᱠᱷᱤᱪᱟᱹᱣ ᱧᱚᱜ ᱦᱩᱭᱩᱜᱼᱟ ᱯᱷᱮᱢᱞᱤ ᱟᱞᱮ ᱡᱚᱛᱚ ᱦᱚᱲ ᱟᱹᱠᱤᱱ ᱥᱟᱶᱛᱮ ᱱᱤᱛᱚᱝ ᱫᱚ ᱟᱭᱳ ᱨᱮᱱ ᱜᱟᱛᱮ ᱠᱚ ᱱᱟᱜ ᱠᱚ ᱢᱮᱛᱟ ᱦᱤᱡᱩᱜ ᱠᱟᱱᱟ ᱟᱨ ᱯᱷᱳᱴᱳ ᱞᱟᱹᱜᱤᱫ ᱛᱮ ᱟᱨ ᱟᱭᱳ ᱫᱚ ᱱᱟᱜ ᱜᱟᱛᱮ ᱠᱚ ᱦᱚᱦᱚ ᱟᱠᱚ ᱠᱟᱱᱟ ᱫᱮᱞᱟ ᱨᱮ ᱦᱟᱛᱮ ᱱᱟᱪᱮ ᱛᱚ ᱟᱡ ᱨᱮᱱ ᱜᱟᱛᱮ ᱠᱚ ᱪᱟᱞᱟᱜ ᱠᱟᱱᱟ ᱛᱚ ᱱᱚᱣᱟ ᱪᱟᱨᱟ ᱥᱴᱮᱡᱽ ᱨᱮᱠᱚ ᱨᱟᱠᱟᱵ ᱠᱟᱱᱟ ᱟᱨ ᱱᱤᱛᱚᱝ ᱫᱚ ᱜᱨᱩᱯ ᱯᱷᱳᱴᱳ ᱦᱩᱭᱩᱜᱼᱟ ᱛᱟᱞᱮ ᱥᱴᱮᱡᱽ ᱨᱮ ᱫᱟᱲᱮᱭᱟᱜ ᱠᱟᱱᱟ ᱛᱟᱵᱚᱱ ᱟᱨ ᱱᱤᱛᱚᱝ ᱫᱚ ᱥᱴᱮᱡ ᱨᱮ ᱜᱤᱯᱷᱴ ᱮᱢ ᱠᱚ ᱪᱟᱞᱟᱜ ᱠᱟᱱᱟ ᱟᱨ ᱱᱚᱛᱮ ᱱᱚᱛᱮ ᱦᱚᱲ ᱠᱚ ᱫᱩᱲᱩᱵ ᱟᱠᱟᱱᱟ ᱠᱚ ᱚᱸᱰᱮ ᱢᱟᱱᱮ ᱡᱚᱢ ᱞᱟᱹᱜᱤᱫ ᱱᱟᱦᱟᱜ ᱞᱮ ᱟᱨ ᱟᱭᱳ ᱛᱟᱹᱠᱤᱱ ᱱᱚᱛᱮ ᱨᱮ

ᱱᱤᱛᱚᱝ ᱫᱚ ᱟᱞᱮ ᱦᱚᱸᱞᱮ ᱚᱰᱚᱠᱚᱜ ᱞᱟᱹᱜᱤᱫ ᱥᱟᱯᱲᱟᱜ ᱠᱟᱱᱟᱞᱮ ᱟᱨ ᱛᱮᱦᱮᱧᱟᱜ ᱵᱞᱚᱜ ᱪᱮᱫ ᱞᱮᱠᱟ ᱵᱩᱡᱷᱟᱹᱣ ᱠᱮᱜᱼᱟ ᱟᱨ ᱱᱚᱰᱮ ᱫᱚ ᱱᱟᱦᱟᱜ ᱟᱭᱳ ᱜᱟᱛᱮᱭᱟᱜ ᱵᱟᱯᱞᱟ ᱛᱟᱦᱮᱸ ᱞᱮᱱᱟ ᱵᱟᱯᱞᱟ ᱫᱚ ᱦᱩᱭ ᱟᱠᱟᱱᱟ ᱯᱟᱨᱴᱤ ᱛᱟᱦᱮᱸ ᱞᱮᱱᱟ ᱛᱚ ᱱᱚᱰᱮ ᱜᱮᱞᱮ ᱦᱮᱡ ᱞᱮᱱᱟ ᱛᱟᱦᱮᱱ ᱟᱨ ᱡᱟᱦᱟᱸᱭ ᱠᱚ ᱱᱟᱭᱟ ᱜᱮᱭᱟ ᱯᱮ ᱪᱮᱱᱮᱞ ᱥᱟᱵᱥᱠᱨᱟᱭᱤᱵ ᱟᱞᱚ ᱯᱮ ᱦᱤᱲᱤᱧᱟ ᱟᱨ ᱛᱮᱦᱮᱧᱟᱜ ᱵᱞᱚᱜ ᱱᱚᱰᱮ ᱜᱮᱵᱚᱱ ᱮᱱᱰᱟ ᱟᱨ ᱥᱟᱱᱟᱢ ᱠᱚᱜᱮ ᱤᱧ ᱯᱟᱥᱴᱟ ᱥᱮᱫ